ᱞᱟᱹᱭᱟᱹᱧ ᱛᱟᱵᱚᱱ ᱯᱮ ᱛᱚᱵᱮ ᱴᱷᱤᱠ ᱜᱮᱭᱟ ᱛᱮᱦᱮᱧ ᱦᱚᱸ ᱢᱤᱫᱴᱮᱱ ᱵᱞᱚᱜ ᱵᱷᱤᱰᱤᱭᱳᱧ ᱢᱮᱱᱟᱜ ᱛᱟᱵᱚᱱᱟ ᱟᱨ ᱛᱮᱦᱮᱧ ᱫᱚᱧ ᱦᱮᱡ ᱟᱠᱟᱱᱟ ᱢᱤᱫ ᱫᱤᱱ ᱞᱟᱦᱟ ᱢᱟᱪᱷᱟ ᱢᱤᱫᱴᱮᱱ ᱵᱷᱤᱰᱤᱭᱳ ᱵᱚᱱ ᱫᱤᱥᱟᱹᱭᱮᱫ ᱜᱮᱭᱟ ᱡᱟᱹᱱᱤᱡ ᱢᱤᱫᱴᱮᱱ ᱣᱟᱞ ᱨᱮ ᱚᱠᱟᱴᱟᱜ ᱯᱮᱱᱴᱤᱝ ᱮᱫ ᱠᱟᱱ ᱛᱟᱦᱮᱱᱟᱠᱚ ᱚᱱᱟ ᱯᱮᱱᱴᱤᱝ ᱟᱨ ᱛᱮᱦᱮᱧ ᱫᱚ ᱚᱱᱟ ᱵᱷᱤᱛᱨᱤ ᱨᱮ ᱚᱱᱟ ᱯᱟᱨᱠ ᱨᱮᱭᱟᱜ ᱣᱟᱞ ᱨᱮ ᱯᱮᱱᱴᱤᱝ ᱮᱫ ᱠᱟᱱ ᱛᱟᱦᱮᱱᱟ ᱟᱨ ᱛᱮᱦᱮᱧ ᱫᱚ ᱚᱱᱟ ᱵᱷᱤᱛᱨᱤ ᱨᱮᱧ ᱦᱮᱡ ᱟᱠᱟᱱᱟ ᱛᱚ ᱵᱷᱤᱛᱨᱤ ᱨᱮᱭᱟᱜ ᱯᱞᱮᱥ ᱫᱚ ᱦᱚᱸᱜᱼᱚ ᱱᱚᱝᱠᱟ ᱟᱫᱚ ᱵᱷᱤᱛᱨᱤ ᱨᱮ ᱪᱮᱫ ᱠᱚ ᱢᱮᱱᱟᱜᱼᱟ ᱚᱱᱟ ᱠᱚ ᱛᱷᱚᱲᱟ ᱜᱟᱱᱮ ᱧᱮᱞ ᱦᱚᱪᱚ ᱵᱚᱱᱟ ᱟᱨ ᱛᱮᱦᱮᱧ ᱫᱚ ᱢᱤᱫᱴᱮᱱ ᱟᱹᱰᱤ ᱨᱟᱹᱥᱠᱟᱹ ᱨᱮᱭᱟᱜ ᱫᱤᱱ ᱠᱟᱱᱟ ᱥᱮ ᱤᱧ ᱞᱟᱹᱜᱤᱫ ᱫᱚ ᱵᱟᱝ ᱞᱟᱹᱭ ᱵᱚᱱᱟᱹᱧ ᱦᱟᱸᱜ ᱴᱷᱤᱠ ᱜᱮᱭᱟ ᱵᱷᱤᱰᱤᱭᱳ ᱨᱮ ᱠᱚᱱᱴᱤᱱᱤᱭᱩ ᱜᱮ ᱛᱟᱦᱮᱱ ᱯᱮ ᱢᱟᱲᱟᱝ ᱯᱟᱨᱠ ᱵᱚᱱ ᱧᱮᱞᱟ ᱦᱟᱸᱜ ᱛᱟᱭᱚᱢ ᱛᱮ ᱦᱟᱸᱜ ᱛᱷᱚᱲᱟ ᱜᱟᱱ ᱚᱱᱟ ᱪᱮᱫ ᱠᱟᱱᱟ ᱚᱱᱟ ᱨᱟᱹᱥᱠᱟᱹ ᱨᱮᱭᱟᱜ ᱫᱤᱱ ᱚᱱᱟ ᱠᱟᱛᱷᱟ ᱠᱚᱧ ᱞᱟᱹᱭ ᱥᱚᱫᱚᱨ ᱟᱵᱚᱱᱟ ᱛᱚ ᱱᱚᱣᱟ ᱫᱚ ᱢᱤᱱᱤ ᱯᱟᱨᱠ ᱠᱟᱱᱟ ᱪᱤᱞᱰᱨᱮᱱ ᱯᱟᱨᱠ ᱠᱟᱱᱟ ᱱᱚᱜᱼᱚ ᱱᱟ ᱚᱲᱟᱜ ᱵᱚᱱ ᱧᱮᱞᱮᱫ ᱠᱟᱱ ᱱᱚᱣᱟ ᱫᱚ ᱠᱟᱱᱟ ᱠᱚ ᱪᱮᱫ ᱠᱚ ᱢᱮᱛᱟᱜᱼᱟ ᱦᱚᱞ ᱞᱮᱠᱟ ᱠᱟᱱᱟ ᱚᱸᱰᱮ ᱢᱤᱴᱤᱝ ᱠᱚ ᱪᱮᱫ ᱠᱚ ᱦᱩᱭᱩᱜᱼᱟ ᱚᱱᱠᱟᱱᱟᱜ ᱠᱟᱹᱴᱤᱡ ᱢᱟᱹᱴᱤᱡ ᱢᱤᱴᱤᱝ ᱚᱱᱠᱟᱱᱟᱜ ᱫᱚ ᱟᱨᱟᱢ ᱥᱮ ᱯᱨᱳᱜᱨᱟᱢ ᱫᱚ ᱟᱨᱟᱢ ᱥᱮ ᱯᱟᱨᱚᱢᱚᱜᱼᱟ ᱟᱨ ᱡᱩᱫᱤ ᱡᱟᱦᱟᱸᱭ ᱚᱱᱠᱟ ᱢᱤᱴᱤᱝ ᱵᱟᱲᱟ ᱥᱟᱱᱟ ᱯᱮ ᱠᱷᱟᱱ ᱯᱮ ᱢᱤᱴᱤᱝ ᱫᱟᱲᱮᱭᱟᱜᱼᱟ ᱛᱚ ᱱᱚᱜᱼᱚᱭ ᱚᱱᱠᱟ ᱵᱚᱱ ᱧᱮᱞ ᱫᱟᱲᱮᱭᱟᱜᱼᱟ ᱱᱚᱣᱟ ᱨᱮᱭᱟᱜ ᱡᱤᱱᱤᱥ ᱫᱚ ᱱᱚᱣᱟ ᱵᱚᱱ ᱧᱮᱞᱮᱫ ᱠᱟᱱ ᱱᱚᱣᱟ ᱫᱚ ᱵᱩᱨᱩ ᱠᱟᱱᱟ ᱛᱚᱵᱚᱱ ᱧᱮᱞ ᱫᱟᱲᱮᱭᱟᱜᱼᱟ ᱡᱟᱦᱟᱸᱭ ᱵᱩᱨᱩ ᱵᱟᱯᱮ ᱧᱮᱞ ᱠᱟᱜ ᱠᱷᱟᱱ ᱱᱚᱜᱼᱚᱭ ᱯᱮ ᱧᱮᱞ ᱫᱟᱲᱮᱭᱟᱜᱼᱟ ᱣᱟᱣ ᱟᱨ ᱪᱮᱫ ᱤᱧ ᱢᱮᱱᱟ ᱩᱱᱟᱹᱜ ᱩᱥᱩᱞ ᱵᱩᱨᱩ ᱟᱨ ᱟᱞᱚᱢ ᱢᱮᱱᱟ ᱱᱩᱱᱟᱹᱜ ᱜᱮ ᱱᱩᱱᱟᱹᱜ ᱩᱥᱩᱞᱟ ᱢᱟᱱᱮ ᱱᱚᱣᱟ ᱵᱩᱨᱩ ᱨᱮ ᱪᱮᱫ ᱮᱢ ᱢᱮᱱᱟ ᱩᱥᱩᱞ ᱧᱚᱜ ᱦᱚᱲ ᱫᱚ ᱫᱚᱱ ᱛᱮᱦᱚᱸ ᱠᱚ ᱯᱟᱨᱚᱢᱟ ᱢᱚᱛᱞᱚᱵ ᱱᱚᱣᱟ ᱫᱚ ᱡᱟᱥᱴ ᱢᱤᱫᱴᱮᱱ ᱮᱰᱵᱷᱮᱴᱟᱥᱴᱢᱮᱱᱴ ᱠᱟᱱᱟ ᱱᱚᱣᱟ ᱫᱚ ᱚᱱᱮᱧ ᱞᱟᱹᱭᱟᱫ ᱵᱚᱱᱟ ᱪᱤᱞᱰᱨᱮᱱ ᱯᱟᱨᱠ ᱠᱟᱱᱟ ᱛᱚ ᱛᱚ ᱪᱤᱞᱰᱨᱮᱱ ᱯᱟᱨᱠ ᱠᱟᱱᱛᱮ ᱱᱚᱣᱟ ᱫᱚ ᱜᱤᱫᱽᱨᱟᱹ ᱠᱚ ᱜᱟᱛᱮᱜ ᱞᱟᱹᱜᱤᱫ ᱫᱚ ᱵᱮᱥᱴᱼᱟ ᱛᱚ ᱚᱱᱟ ᱤᱭᱟᱹ ᱠᱷᱟᱹᱛᱤᱨ ᱛᱮ ᱱᱚᱰᱮ ᱢᱤᱫᱴᱮᱱ ᱵᱩᱨᱩ ᱠᱚ ᱵᱮᱱᱟᱣ ᱠᱟᱜᱼᱟ ᱱᱤᱛᱚᱜ ᱫᱚ ᱦᱟᱸᱰᱮ ᱦᱟᱸᱰᱮ ᱡᱷᱤᱞᱟᱹ ᱤᱧ ᱪᱟᱞᱟᱣ ᱞᱮᱱ ᱜᱮ ᱟᱪᱪᱷᱟ

ᱜᱟᱛᱮ ᱵᱟᱲᱟᱭᱮᱱᱟ ᱮᱱᱮ ᱤᱱᱠᱟ ᱧᱮᱞ ᱠᱤᱫᱤᱧᱟ ᱯᱩᱡᱟ ᱜᱮ ᱮᱱᱮ ᱤᱱᱠᱟ ᱜᱮ ᱛᱚᱵᱮ ᱴᱷᱤᱠ ᱜᱮᱭᱟ ᱛᱮᱦᱮᱧ ᱮᱱᱟᱱ ᱠᱷᱚᱱᱤᱧ ᱞᱟᱹᱭ ᱵᱚᱱ ᱠᱟᱱᱟ ᱢᱤᱫᱴᱮᱱ ᱨᱟᱹᱥᱠᱟᱹ ᱨᱮᱭᱟᱜ ᱫᱤᱱ ᱮᱠᱪᱩᱭᱮᱞᱤ ᱱᱚᱣᱟ ᱵᱷᱤᱰᱤᱭᱳ ᱫᱚ ᱦᱚᱞᱟ ᱜᱟᱱ ᱨᱮ ᱵᱮᱱᱟᱣ ᱡᱟᱹᱨᱩᱲ ᱠᱟᱱ ᱛᱟᱦᱮᱱᱟ ᱦᱚᱞᱟ ᱟᱹᱰᱤ ᱜᱟᱱ ᱵᱮᱥᱛᱚ ᱛᱟᱦᱮᱸ ᱠᱟᱱᱟ ᱟᱨ ᱚᱱᱟ ᱵᱮᱥᱛᱚ ᱛᱟᱞᱟ ᱛᱮᱜᱮ ᱵᱷᱤᱰᱤᱭᱳ ᱫᱚ ᱵᱟᱹᱧ ᱵᱮᱱᱟᱣ ᱫᱟᱲᱮᱭᱟᱫᱟ ᱛᱚ ᱨᱟᱹᱥᱠᱟᱹ ᱨᱮᱭᱟᱜ ᱠᱟᱛᱷᱟ ᱫᱚ ᱱᱚᱣᱟ ᱜᱮ ᱛᱚ ᱯᱟᱥᱮᱡ ᱟᱭᱢᱟ ᱦᱚᱲ ᱫᱚᱯᱮ ᱵᱟᱰᱟᱭ ᱜᱮᱭᱟ ᱤᱧᱟᱹᱜ ᱯᱟᱨᱥᱚᱱᱟᱞ ᱵᱮᱯᱟᱨ ᱨᱮ ᱟᱭᱢᱟ ᱦᱚᱲ ᱫᱚ ᱵᱟᱝ ᱛᱚ ᱛᱮᱦᱮᱧ ᱥᱮ ᱦᱚᱞᱟ ᱫᱤᱱ ᱨᱮ ᱪᱮᱫ ᱠᱚ ᱢᱮᱛᱟᱜᱼᱟ ᱚᱠᱟ ᱫᱚᱠᱚ ᱢᱮᱛᱟᱜᱼᱟ ᱥᱤᱝᱜᱮᱞ ᱠᱷᱚᱱ ᱰᱚᱵᱚᱞ ᱟᱨ ᱚᱱᱠᱟ ᱠᱟᱛᱮᱫ ᱢᱤᱫ ᱵᱚᱪᱷᱚᱨ ᱫᱤᱱ ᱦᱩᱭ ᱮᱱᱟ ᱢᱮᱛᱟᱜ ᱢᱮ ᱪᱮᱫ ᱤᱧ ᱢᱮᱱᱟ ᱟᱨ ᱵᱩᱡᱷᱟᱹᱣ ᱠᱮᱫᱟ ᱯᱮ ᱡᱟᱹᱱᱤᱡ ᱡᱮ ᱢᱮᱛᱟᱜ ᱢᱮ ᱵᱟᱹᱦᱩᱣᱟᱱᱟᱜ ᱟᱹᱧ ᱟᱨ ᱵᱟᱹᱦᱩᱣᱟᱱ ᱠᱟᱛᱮᱫ ᱢᱤᱫ ᱵᱚᱪᱷᱚᱨ ᱤᱧ ᱠᱩᱞᱟᱹᱣ ᱠᱮᱫᱟ ᱛᱚ

ᱦᱚᱞᱟᱱᱟᱜ ᱫᱤᱱ ᱨᱮᱞᱤᱧ ᱢᱤᱫ ᱴᱷᱮᱡ ᱠᱟᱱᱟ ᱟᱨ ᱛᱤᱦᱤᱧ ᱫᱚ ᱢᱤᱫ ᱵᱚᱪᱷᱚᱨ ᱥᱮ ᱦᱚᱞᱟ ᱫᱚ ᱢᱤᱫ ᱵᱚᱪᱷᱚᱨ ᱞᱤᱧ ᱠᱩᱞᱟᱹᱣ ᱠᱮᱫᱟ ᱚᱱᱟ ᱤᱭᱟᱹᱛᱮ ᱟᱹᱞᱤᱧ ᱵᱟᱱᱟ ᱦᱚᱲ ᱜᱮ ᱟᱹᱰᱤ ᱨᱟᱹᱥᱠᱟᱹ ᱞᱤᱧ ᱵᱩᱡᱷᱟᱹᱣᱮᱫ ᱠᱟᱱᱟ ᱠᱟᱨᱚᱱ ᱫᱚ ᱢᱤᱫ ᱵᱚᱪᱷᱚᱨ ᱞᱤᱧ ᱠᱩᱞᱟᱹᱣ ᱠᱮᱫᱟ ᱟᱨ ᱚᱱᱟ ᱤᱭᱟᱹᱛᱮ ᱛᱤᱦᱤᱧ ᱟᱯᱮ ᱠᱚᱦᱚᱸ ᱨᱟᱹᱥᱠᱟᱹ ᱥᱮᱞᱮᱫᱚᱜ ᱞᱤᱧ ᱱᱮᱣᱛᱟᱭᱮᱫ ᱯᱮ ᱠᱟᱱᱟ ᱡᱮᱢᱚᱱ ᱫᱟᱭᱟ ᱠᱟᱛᱮᱫ ᱟᱹᱞᱤᱧᱟᱜ ᱡᱤᱵᱚᱱ ᱡᱮᱞᱮᱠᱟ ᱢᱤᱫ ᱵᱚᱪᱷᱚᱨ ᱫᱤᱱ ᱟᱹᱰᱤ ᱢᱚᱡᱽ ᱛᱮᱞᱤᱧ ᱠᱷᱮᱢᱟᱣ ᱠᱮᱫᱟ ᱟᱹᱰᱤ ᱢᱚᱡᱽ ᱛᱮ ᱤᱱᱠᱟᱹ ᱥᱤᱱᱠᱟᱹ ᱫᱚᱞᱤᱧ ᱞᱟᱹᱲᱦᱟᱹᱭ ᱟᱠᱟᱱ ᱜᱮᱭᱟ ᱡᱟᱭᱦᱳᱠ ᱠᱟᱹᱴᱤᱡ ᱢᱟᱹᱴᱤᱡ ᱡᱷᱚᱜᱽᱲᱟ ᱫᱚ ᱛᱟᱦᱮᱱ ᱜᱮᱭᱟ ᱞᱟᱹᱲᱦᱟᱹᱭ ᱫᱚ ᱵᱟᱹᱞᱤᱧ ᱞᱟᱹᱲᱦᱟᱹᱭ ᱠᱟᱱᱟ ᱛᱚ ᱮᱱᱦᱚᱸ ᱛᱤᱦᱤᱧ ᱦᱟᱹᱵᱤᱡ ᱛᱮ ᱢᱚᱡᱽ ᱢᱮᱱᱟᱜ ᱞᱤᱧᱟᱹ ᱟᱨ ᱱᱚᱝᱠᱟ ᱜᱮ ᱡᱮᱢᱚᱱ ᱡᱟᱣᱜᱮ ᱢᱚᱡᱽ ᱛᱮᱞᱤᱧ ᱛᱟᱦᱮᱱ ᱫᱟᱭᱟ ᱠᱟᱛᱮᱫ ᱟᱯᱮᱭᱟᱜ ᱥᱚᱦᱚᱫ ᱠᱚᱭ ᱥᱚᱦᱚᱫ ᱥᱮ ᱟᱯᱮ ᱠᱚᱣᱟᱜ ᱜᱚᱲᱚ ᱡᱮᱢᱚᱱ ᱟᱹᱞᱤᱧ ᱪᱮᱛᱟᱱ ᱨᱮ ᱛᱟᱦᱮᱱ ᱟᱨ ᱟᱹᱞᱤᱧ ᱡᱟᱣ ᱜᱮ ᱢᱚᱡᱽ ᱜᱮ ᱱᱚᱝᱠᱟ ᱜᱮᱞᱤᱧ ᱛᱟᱦᱮᱱ᱾ ᱛᱚ ᱱᱚᱣᱟ ᱠᱟᱛᱷᱟ ᱟᱸᱡᱚᱢ ᱠᱟᱛᱮ ᱥᱟᱹᱨᱤᱱᱟᱜ ᱟᱭᱢᱟ ᱦᱚᱲ ᱜᱮ ᱟᱫᱚᱢ ᱠᱚᱫᱚ ᱱᱤᱛ ᱦᱚᱸᱯᱮ ᱥᱚᱠ ᱱᱟ ᱦᱩᱭ ᱫᱟᱲᱮᱭᱟᱜᱼᱟ ᱵᱟᱯᱮ ᱟᱸᱡᱚᱢ ᱠᱟᱜ ᱠᱷᱟᱱ ᱢᱮᱱᱠᱷᱟᱱ ᱟᱭᱢᱟ ᱛᱮ ᱟᱭᱢᱟ ᱦᱚᱲ ᱫᱚ ᱤᱧ ᱨᱮᱱ ᱜᱟᱛᱮ ᱠᱚᱫᱚ ᱯᱨᱟᱭ ᱯᱮ ᱵᱟᱰᱟᱭ ᱜᱮᱭᱟ ᱡᱮᱦᱮᱛᱩ ᱚᱠᱚᱭ ᱠᱚ ᱣᱟᱴᱥᱟᱯ ᱯᱷᱮᱥᱵᱩᱠ ᱯᱮ ᱪᱟᱞᱟᱣᱮᱫ ᱠᱟᱱᱟ ᱡᱮ ᱤᱧ ᱨᱮᱱ ᱯᱷᱨᱮᱱᱰᱥ ᱛᱤᱱᱟᱹᱜ ᱯᱷᱮᱥᱵᱩᱠ ᱨᱮ ᱢᱮᱱᱟᱜ ᱯᱮ ᱡᱚᱛᱚ ᱦᱚᱲ ᱯᱮ ᱧᱮᱞ ᱠᱟᱜ ᱜᱮᱭᱟ ᱯᱷᱚᱴᱚᱥ ᱠᱚ ᱚᱱᱟᱛᱮ ᱡᱟᱦᱟᱱᱟᱜ ᱯᱟᱥᱮᱡ ᱵᱟᱯᱮ ᱦᱟᱦᱟᱲᱟᱜᱼᱟ ᱢᱮᱱᱠᱷᱟᱱ ᱟᱭᱢᱟ ᱦᱚᱲᱟᱜ ᱠᱩᱠᱞᱤ ᱫᱚ ᱱᱤᱭᱟᱹ ᱜᱮ ᱡᱮ ᱪᱮᱫᱟᱜ ᱤᱱᱟᱹᱜ ᱩᱥᱟᱹᱨᱟ ᱪᱮᱫᱟᱜ ᱩᱱᱟᱹᱜ ᱩᱥᱟᱹᱨᱟ ᱡᱚᱠᱷᱚᱱ ᱵᱟᱯᱞᱟ ᱠᱚ ᱦᱩᱭᱱᱟ ᱤᱧ ᱯᱷᱳᱴᱳᱧ ᱟᱯᱞᱳᱰ ᱠᱮᱫᱟ ᱯᱷᱮᱥᱵᱩᱠ ᱨᱮ ᱛᱚ ᱟᱭᱢᱟ ᱦᱚᱲ ᱪᱤᱠᱟᱹᱛᱮ ᱦᱩᱭᱱᱟ ᱢᱮᱥᱮᱧᱡᱟᱨ ᱦᱮᱱᱛᱮᱱ ᱠᱚ ᱠᱩᱞᱤ ᱠᱤᱫᱤᱧᱟ ᱢᱮᱱᱠᱷᱟᱱ ᱵᱟᱹᱧ ᱨᱤᱯᱞᱟᱭ ᱠᱟᱜ ᱠᱚᱣᱟ ᱟᱨ ᱨᱤᱯᱞᱟᱭ ᱢᱟᱱᱮ ᱚᱠᱚᱭ ᱦᱚᱸ ᱵᱟᱹᱧ ᱨᱚᱲ ᱨᱚᱲ ᱫᱚ ᱵᱟᱹᱧ ᱮᱢ ᱠᱟᱜ ᱠᱚᱣᱟ ᱚᱱᱟ ᱨᱮᱭᱟᱜ ᱫᱚ ᱠᱟᱨᱚᱱ ᱚᱱᱟ ᱡᱩᱫᱤ ᱠᱟᱛᱷᱟ ᱞᱟᱹᱭ ᱞᱮᱠᱟᱛᱤᱧ ᱪᱟᱞᱟᱣ ᱞᱮᱱᱠᱷᱟᱱ ᱟᱹᱰᱤ ᱡᱤᱞᱤᱧ ᱜᱮᱭᱟ ᱟᱹᱰᱤ ᱡᱤᱞᱤᱧ ᱥᱴᱳᱨᱤ ᱠᱟᱱᱟ ᱟᱨ ᱠᱟᱛᱷᱟ ᱫᱚ ᱱᱚᱣᱟ ᱠᱟᱱ ᱜᱮᱭᱟ ᱡᱮ ᱟᱹᱞᱤᱧᱟᱜ ᱢᱮᱱ ᱞᱮᱠᱷᱟᱡ ᱫᱚ ᱞᱟᱵᱷ ᱢᱮᱨᱮᱡᱽ ᱠᱟᱱᱟ ᱟᱨ ᱞᱟᱵᱷ ᱢᱮᱨᱮᱡᱽ ᱠᱟᱛᱮ ᱦᱚᱸ ᱥᱟᱶᱛᱮ ᱟᱹᱞᱤᱧᱟᱜ ᱡᱟᱦᱟᱸ ᱛᱤᱱᱟᱹᱜ ᱞᱟᱵᱷ ᱛᱟᱦᱮᱸ ᱠᱟᱱ ᱥᱮ ᱡᱟᱦᱟᱱᱟᱜ ᱚᱱᱠᱟᱱᱟᱜ ᱨᱤᱞᱮᱥᱚᱱ ᱛᱟᱦᱮᱸ ᱠᱟᱱ ᱢᱮᱱᱠᱷᱟᱱ ᱟᱹᱞᱤᱧ ᱫᱚ ᱜᱟᱯᱟ ᱢᱮᱭᱟᱝ ᱥᱮ ᱱᱤᱭᱟᱹ ᱵᱚᱪᱷᱚᱨ ᱥᱮ ᱱᱚᱣᱟ ᱪᱟᱞᱟᱱ ᱵᱚᱪᱷᱚᱨ ᱞᱤᱧ ᱵᱟᱯᱞᱟᱜᱼᱟ ᱚᱱᱠᱟᱱᱟᱜ ᱦᱩᱫᱤᱥ ᱡᱚᱝᱟᱜ ᱫᱚ ᱵᱟᱝ ᱛᱟᱦᱮᱸ ᱠᱟᱱᱟ ᱟᱹᱞᱤᱧᱟᱜ ᱟᱭᱢᱟ ᱜᱚᱴᱮᱱ ᱠᱩᱠᱢᱩ ᱜᱮ ᱛᱟᱦᱮᱸ ᱠᱟᱱᱟ ᱡᱮᱞᱮᱠᱟ ᱡᱚᱛᱚ ᱦᱚᱲ ᱵᱚᱱ ᱧᱮᱞᱟ ᱟᱨ ᱚᱱᱠᱟ ᱞᱮᱠᱟᱛᱮ ᱟᱭᱢᱟ ᱫᱤᱱ ᱯᱚᱨᱮ ᱜᱮᱞᱤᱧ ᱵᱟᱯᱞᱟᱜᱼᱟ ᱢᱮᱱᱛᱮᱞᱤᱧ ᱦᱩᱫᱤᱥᱮᱫ ᱠᱟᱱ ᱛᱟᱦᱮᱸ ᱠᱟᱱᱟ ᱰᱮᱴ ᱵᱟᱲᱟᱭᱮᱫ ᱠᱟᱱ ᱛᱟᱦᱮᱱᱟᱞᱤᱧ ᱫᱩ ᱦᱟᱡᱟᱨ ᱪᱷᱟᱵᱵᱤᱥ ᱥᱟᱛᱟᱥ ᱚᱱᱠᱟ ᱢᱮᱱᱠᱷᱟᱱ ᱵᱟᱭ ᱮᱠᱥᱤᱰᱮᱱᱴᱞᱤ ᱱᱚᱣᱟ ᱫᱚ ᱦᱩᱭᱱᱟ ᱟᱨ ᱵᱟᱝ ᱰᱤᱥᱠᱟᱥ ᱥᱟᱱᱟᱭᱮᱫᱤᱧᱟ ᱟᱹᱰᱤ ᱡᱤᱞᱤᱧ ᱱᱚᱣᱟ ᱠᱚ ᱵᱤᱥᱚᱭ ᱛᱮ ᱠᱟᱨᱚᱱ ᱞᱟᱹᱭ ᱞᱮᱠᱷᱟᱡ ᱟᱹᱰᱤ ᱡᱤᱞᱤᱧ ᱜᱮᱭᱟ ᱟᱨ ᱵᱟᱹᱧ ᱥᱮᱭᱟᱨᱟ ᱯᱟᱥᱮᱡ ᱚᱱᱟ ᱠᱚ ᱠᱟᱛᱷᱟ ᱫᱚ ᱟᱫᱚ ᱴᱷᱤᱠ ᱜᱮᱭᱟ ᱡᱟᱭᱦᱳᱠ ᱱᱚᱣᱟ ᱞᱮᱠᱟᱛᱮ ᱟᱹᱞᱤᱧᱟᱜ ᱧᱟᱯᱟᱢᱚᱜ ᱫᱚ ᱦᱩᱭ ᱠᱟᱱᱟ ᱥᱮᱞᱤᱧ ᱢᱤᱫᱴᱷᱮᱡ ᱠᱟᱱ ᱨᱮᱭᱟᱜ ᱠᱟᱨᱚᱱ ᱫᱚ ᱠᱟᱱᱟ ᱱᱚᱣᱟ ᱫᱚ ᱵᱟᱝ ᱠᱟᱱᱟ ᱡᱮ ᱟᱹᱞᱤᱧᱟᱜ ᱠᱩᱥᱤ ᱢᱟᱨᱡᱤ ᱛᱮᱞᱤᱧ ᱢᱤᱫᱴᱷᱮᱡ ᱠᱟᱱ ᱚᱱᱟ ᱠᱟᱛᱷᱟ ᱫᱚ ᱵᱟᱝ ᱠᱟᱱᱟ ᱱᱚᱣᱟ ᱪᱤᱞᱰᱨᱮᱱ ᱯᱟᱨᱠ ᱨᱮ ᱦᱚᱲ ᱨᱮᱱ ᱜᱤᱫᱽᱨᱟᱹᱣᱟᱜ ᱯᱟᱨᱠ ᱠᱟᱱᱟ ᱢᱮᱱ ᱫᱟᱲᱮᱭᱟᱜᱼᱟ ᱪᱤᱞᱰᱨᱮᱱ ᱯᱟᱨᱠ ᱫᱚ ᱢᱮᱱᱠᱷᱟᱱ ᱱᱚᱰᱮ ᱰᱟᱝᱨᱟ ᱨᱮᱱ ᱜᱤᱫᱽᱨᱟᱹ ᱠᱚᱦᱚᱸ ᱠᱚ ᱵᱚᱞᱚ ᱟᱠᱟᱱᱟ ᱟᱫᱚ ᱛᱷᱚᱲᱟ ᱜᱟᱱ ᱞᱟᱜᱟ ᱜᱚᱫ ᱠᱟᱜ ᱞᱮᱜᱮ

ᱛᱚ ᱚᱲᱟᱜ ᱛᱮ ᱪᱟᱞᱟᱜ ᱡᱚᱲᱟ ᱪᱮᱫ ᱪᱚᱝ ᱠᱟᱹᱢᱤ ᱵᱟᱲᱟᱭ ᱡᱚᱲᱟ ᱛᱚ ᱴᱷᱤᱠ ᱜᱮᱭᱟ ᱢᱟ ᱮᱱᱠᱷᱟᱱ ᱛᱤᱱᱟᱹᱜ ᱯᱮ ᱧᱮᱞ ᱠᱮᱫᱟ ᱫᱟᱭᱟ ᱠᱟᱛᱮᱫ ᱠᱩᱥᱤᱭᱟᱜ ᱠᱟᱱ ᱠᱷᱟᱱ ᱯᱮ ᱞᱟᱭᱤᱠ ᱠᱚᱢᱮᱱᱴ ᱟᱨ ᱥᱮᱭᱟᱨ ᱫᱚ ᱟᱞᱚᱯᱮ ᱦᱤᱲᱤᱧᱟ ᱟᱨ ᱡᱩᱫᱤ ᱡᱟᱦᱟᱸᱭ ᱪᱮᱱᱮᱞ ᱨᱮ ᱱᱟᱣᱟ ᱜᱮ ᱢᱮᱱᱟᱜ ᱯᱮᱭᱟ ᱫᱟᱭᱟ ᱠᱟᱛᱮᱫ ᱥᱟᱵᱥᱠᱨᱟᱭᱤᱵ ᱫᱚ ᱮᱠᱟᱞ ᱛᱮᱜᱮ ᱟᱞᱚᱯᱮ ᱦᱤᱲᱤᱧᱟ ᱟᱨ ᱚᱞ ᱱᱳᱴᱤᱯᱷᱤᱠᱮᱥᱚᱱ ᱨᱮ ᱚᱱ ᱠᱟᱜ ᱯᱮ ᱡᱟᱛᱮ ᱡᱚᱛᱚ ᱠᱷᱚᱱ ᱞᱟᱦᱟᱨᱮ ᱵᱷᱤᱰᱤᱭᱳ ᱯᱮ ᱧᱟᱢ ᱫᱟᱲᱮᱭᱟᱜᱼᱟ ᱛᱚᱵᱮ ᱴᱷᱤᱠ ᱜᱮᱭᱟ ᱢᱟ ᱮᱱᱠᱷᱟᱱ ᱡᱚᱛᱚ ᱠᱚ ᱵᱟᱭ ᱵᱟᱭ ᱴᱟᱴᱟ ᱥᱤ ᱤᱭᱩ ᱱᱮᱠᱥᱴ ᱵᱷᱤᱰᱤᱭᱳ ᱨᱮ